ᱥᱟᱱᱟᱢ ᱠᱚ ᱥᱟᱱᱟᱢ ᱯᱮᱲᱟ ᱠᱚ ᱜᱟᱛᱮ ᱠᱚ ᱟᱨ ᱡᱟᱦᱟᱸ ᱵᱟᱫᱽ ᱵᱟᱹᱠᱤ ᱢᱮᱱᱟᱜ ᱵᱚᱱᱟ ᱟᱸᱰᱮ ᱯᱟᱥᱮ ᱡᱟᱦᱟᱸ ᱨᱮᱜᱮ ᱡᱟᱦᱟᱱ ᱠᱚᱜᱮ ᱵᱚᱱ ᱞᱟᱜᱟᱣ ᱟᱵᱚ ᱢᱤᱫ ᱵᱚᱞᱚᱱ ᱢᱟ ᱱᱚᱣᱟ ᱞᱟᱭ ᱵᱟᱠᱷᱨᱟ ᱛᱮ ᱟᱨ ᱱᱤᱛᱚᱜ ᱟᱵᱚ ᱵᱚ ᱪᱟᱨᱪᱟᱭᱟ ᱡᱟᱦᱟᱸ ᱪᱟᱨᱪᱟ ᱥᱟᱱᱟ ᱵᱚᱱᱟ ᱚᱱᱟ ᱵᱚ ᱪᱟᱨᱪᱟᱭᱟ ᱟᱹᱰᱤ ᱦᱚᱲ ᱢᱚᱡᱟ ᱜᱮᱠᱚ ᱵᱷᱟᱵᱤᱭᱟ ᱟᱫᱚ ᱢᱚᱡᱟᱠ ᱢᱚᱡᱟᱠ ᱡᱟᱦᱟᱸ ᱵᱚᱞᱚ ᱵᱷᱚᱜ ᱢᱟ ᱟᱵᱚ ᱱᱚᱣᱟ ᱪᱟᱨᱪᱟ ᱟᱠᱲᱟ ᱛᱮ ᱥᱟᱶᱛᱟ ᱥᱚᱢᱟᱡᱽ ᱟᱹᱨᱤᱪᱟᱹᱞᱤ ᱞᱟᱭᱼᱞᱟᱠᱪᱟᱨ ᱫᱷᱚᱨᱚᱢ ᱠᱚᱨᱚᱢ ᱟᱫᱚ ᱡᱟᱦᱟᱸ ᱜᱮ ᱟᱵᱚᱣᱟᱜ ᱢᱮᱱᱟᱜᱼᱟ ᱵᱤᱫᱷᱤ ᱵᱤᱫᱷᱟᱱ ᱠᱚ ᱡᱮ ᱪᱮᱫ ᱠᱚᱵᱚᱱ ᱢᱮᱱᱟ ᱱᱚᱣᱟ ᱵᱟᱨᱮᱛᱮ ᱪᱟᱨᱪᱟ ᱞᱟᱹᱜᱤᱫ ᱟᱵᱚ ᱱᱤᱦᱟᱹᱛ ᱧᱮᱞ ᱵᱚᱱ ᱡᱚᱲᱟᱜ ᱢᱟ ᱟᱨ ᱚᱱᱠᱟ ᱢᱟᱱᱟ ᱠᱷᱟᱥ ᱢᱟᱹᱧ ᱵᱟᱝ ᱠᱟᱱᱟ ᱯᱟᱞᱮ ᱦᱳᱞ ᱟᱵᱚ ᱞᱟᱹᱜᱤᱫ ᱫᱤᱥᱚᱢ ᱦᱚᱲ ᱞᱟᱹᱜᱤᱫ ᱟᱫᱚ ᱮᱱᱦᱚᱸ ᱪᱚᱨᱪᱟ ᱢᱟ ᱥᱟᱱᱟ ᱜᱮᱭᱟ ᱱᱤᱡᱮᱨᱟᱜ ᱡᱟᱹᱛᱤ ᱫᱷᱚᱨᱚᱢ ᱥᱚᱢᱟᱡᱽ ᱟᱹᱨᱤᱪᱟᱹᱞᱤ ᱟᱨ ᱞᱟᱠᱪᱟᱨ ᱵᱚᱸᱜᱟ ᱵᱩᱨᱩ ᱡᱟᱦᱟᱸ ᱠᱚ ᱢᱮᱱᱟᱜᱼᱟ ᱟᱨ ᱵᱚᱞᱚᱱ ᱢᱟᱵᱚ ᱟᱨ ᱜᱟᱛᱮ ᱟᱵᱚ ᱵᱩᱜᱤ ᱵᱟᱹᱲᱤᱡ ᱟᱫᱚ ᱪᱟᱨᱪᱟ ᱠᱟᱛᱮ ᱟᱵᱚᱣᱟᱜ ᱪᱮᱫ ᱞᱟᱵᱷ ᱦᱩᱭᱩᱜᱼᱟ ᱚᱱᱟ ᱠᱷᱟᱱ ᱥᱚᱢᱚᱥᱥᱟ ᱪᱟᱵᱟᱜᱼᱟ ᱪᱮᱫ ᱤᱧᱟᱹᱜ ᱚᱲᱟᱜ ᱫᱩᱣᱟᱹᱨ ᱠᱷᱚᱱ ᱥᱚᱢᱚᱥᱥᱟ ᱪᱟᱵᱟᱜᱼᱟ ᱟᱪᱪᱷᱟ ᱟᱢᱟᱜ ᱚᱲᱟᱜ ᱫᱩᱣᱟᱹᱨ ᱠᱷᱚᱱ ᱥᱚᱢᱚᱥᱥᱟ ᱪᱟᱵᱟᱜᱼᱟ ᱱᱚᱝᱠᱟᱱᱟᱜ ᱠᱩᱠᱞᱤ ᱟᱵᱚᱣᱟᱜ ᱢᱚᱱᱮᱨᱮ ᱱᱤᱦᱟᱹᱛ ᱦᱤᱡᱩᱜ ᱜᱮᱭᱟ ᱟᱫᱚ ᱪᱮᱫ ᱠᱚ ᱪᱟᱵᱟ ᱥᱟᱱᱟ ᱵᱚᱱᱟ ᱪᱮᱫ ᱠᱚ ᱫᱚᱦᱚ ᱥᱟᱱᱟᱭᱮᱫ ᱵᱚᱱᱟ ᱚᱱᱟ ᱦᱚᱸ ᱡᱩᱫᱤ ᱵᱚᱱ ᱪᱟᱨᱪᱟᱭᱟ ᱟᱹᱰᱤ ᱱᱟᱯᱟᱭ ᱛᱮᱵᱚ ᱪᱟᱨᱪᱟ ᱫᱟᱲᱮᱭᱟᱜᱼᱟ ᱟᱨ ᱯᱮᱲᱟ ᱠᱚ ᱜᱟᱛᱮ ᱠᱚ ᱡᱟᱦᱟᱸ ᱜᱮ ᱢᱮᱱᱟᱜ ᱵᱚᱱᱟ ᱵᱚᱞᱚᱱ ᱢᱟ ᱵᱚᱞᱚ ᱢᱟ ᱦᱟᱸᱜ ᱵᱟᱵᱚ ᱵᱚᱞᱚᱱ ᱜᱮᱭᱟ ᱪᱤᱠᱟᱛᱮ ᱦᱚᱲ ᱵᱟᱵᱚ ᱧᱮᱞᱮᱜᱼᱟ ᱵᱟᱵᱚ ᱴᱷᱤᱠᱟᱹ ᱫᱟᱲᱮᱭᱟᱜ ᱠᱟᱱᱟ ᱱᱚᱛᱮ ᱨᱮ ᱞᱟᱭᱤᱵᱷ ᱪᱟᱹᱞᱩᱜ ᱠᱟᱱᱟ ᱢᱮᱱᱛᱮ ᱮᱱᱠᱷᱟᱱ ᱵᱟᱵᱚ ᱴᱷᱤᱠᱟᱹ ᱫᱟᱲᱮᱭᱟᱜ ᱠᱷᱟᱱ ᱢᱟ ᱦᱟᱸᱜ ᱵᱟᱵᱚ ᱵᱚᱞᱚᱱᱟ ᱟᱫᱚᱧ ᱥᱮᱭᱟᱨ ᱢᱟᱧ ᱥᱮᱭᱟᱨ ᱵᱟᱲᱟ ᱟᱠᱟᱫ ᱜᱮ ᱛᱟᱵᱚᱱ ᱚᱠᱟ ᱵᱷᱤᱲ ᱜᱟᱡᱟᱲ ᱠᱚᱨᱮ ᱟᱫᱚ ᱚᱠᱚᱭ ᱠᱚᱫᱚ ᱵᱚᱱ ᱧᱮᱞᱮᱜᱼᱟ ᱚᱠᱚᱭ ᱠᱚ ᱵᱟᱵᱚᱱ ᱧᱮᱞᱮᱜᱼᱟ ᱦᱮᱸ ᱦᱩᱭᱩᱜ ᱜᱮᱭᱟ ᱪᱟᱹᱞᱩᱜ ᱜᱮᱭᱟ ᱚᱠᱚᱭ ᱥᱚᱢᱚᱭᱚᱜᱼᱟ ᱚᱠᱚᱭ ᱵᱟᱭ ᱥᱚᱢᱚᱭᱚᱜᱼᱟ ᱡᱚᱛᱚ ᱦᱚᱲ ᱱᱟᱦᱟᱜ ᱚᱱᱟ ᱢᱟ ᱵᱟᱵᱚ ᱫᱟᱲᱮᱭᱟᱜ ᱠᱟᱱᱟ ᱟᱫᱚ ᱱᱤᱭᱟᱹ ᱦᱚᱲ ᱥᱟᱶᱛᱟ ᱥᱚᱢᱟᱡᱽ ᱵᱟᱨ ᱛᱮᱜᱮ ᱟᱵᱚ ᱢᱟ ᱠᱷᱟᱥ ᱠᱟᱛᱮ ᱵᱚ ᱪᱚᱨᱪᱟᱭᱟ ᱟᱫᱚ ᱫᱮᱞᱟ ᱵᱚ ᱡᱩᱫᱤ ᱵᱚ ᱪᱚᱨᱪᱟᱭᱮᱫ ᱠᱷᱟᱱ ᱟᱨ ᱵᱟᱵᱚ ᱡᱚᱛᱮᱫ ᱠᱷᱟᱱ ᱫᱚ ᱪᱷᱟᱲᱚ ᱪᱷᱟᱰᱚ ᱫᱚ ᱵᱟᱝ ᱪᱷᱟᱰᱚ ᱧᱮᱞ ᱠᱷᱟᱱ ᱦᱚᱸ ᱵᱚ ᱦᱩᱭᱩᱜᱼᱟ ᱵᱚᱞᱮ ᱯᱩᱪᱩᱡ ᱮᱱᱟ ᱟᱫᱚ ᱟᱵᱚ ᱞᱟᱭᱤᱱ ᱨᱮ ᱢᱮᱱᱟᱜ ᱵᱚᱱᱟ ᱟᱨ ᱡᱟᱦᱟᱸ ᱠᱚ ᱡᱚᱲᱟᱜ ᱥᱟᱱᱟᱭᱮᱫ ᱵᱚᱱᱟ ᱡᱚᱲᱟᱜ ᱢᱟᱵᱚ ᱟᱞᱚ ᱵᱚ ᱞᱟᱡᱟᱜ ᱢᱟ ᱟᱞᱚ ᱵᱚ ᱵᱚᱛᱚᱨᱚᱜ ᱢᱟ ᱟᱞᱚ ᱵᱚ ᱦᱤᱫᱤᱡᱚᱜ ᱢᱟ ᱟᱞᱚ ᱫᱷᱟᱫᱚᱥᱚᱜ ᱢᱟ ᱡᱟᱦᱟᱸ ᱜᱮ ᱡᱟᱦᱟᱸ ᱪᱤᱠᱟᱹᱜ ᱠᱟᱱᱟ ᱵᱚ ᱡᱟᱦᱟᱱᱟᱜ ᱛᱟᱵ ᱢᱟᱹᱱᱢᱤ ᱡᱤᱭᱚᱱ ᱨᱮ ᱚᱥᱩᱠ ᱦᱤᱡᱩᱜ ᱠᱟᱱᱟ ᱚᱱᱟ ᱠᱚᱫᱚ ᱢᱚᱱᱮ ᱠᱷᱚᱱ ᱥᱟᱦᱟ ᱜᱤᱰᱤ ᱠᱟᱜ ᱢᱟ ᱟᱨ ᱜᱩᱨᱞᱟᱹ ᱵᱚᱞᱚᱱ ᱢᱟ ᱞᱩᱜᱩ ᱵᱩᱨᱩ ᱯᱩᱦᱩ ᱞᱮᱠᱟ ᱡᱟᱦᱟᱸ ᱛᱤᱱᱟᱹᱜ ᱦᱚᱲ ᱜᱮ ᱱᱚᱣᱟ ᱫᱚᱨᱵᱟᱨ ᱟᱠᱷᱲᱟ ᱛᱮ

ᱯᱷᱮᱥᱵᱩᱠ ᱨᱮ ᱚᱱᱟ ᱠᱚ ᱛᱮᱞᱟ ᱮᱢᱚᱜ ᱠᱟᱱᱟ ᱚᱱᱟ ᱠᱚ ᱠᱩᱠᱞᱤ ᱨᱟᱠᱟᱵ ᱮᱭᱟ ᱪᱮᱫ ᱦᱚᱸ ᱵᱟᱝᱟ ᱵᱟᱹᱱᱩᱜ ᱠᱚ ᱞᱮᱠᱟ ᱵᱟᱹᱱᱩᱜ ᱥᱟᱶᱛᱟ ᱥᱚᱢᱟᱡᱽ ᱨᱮ ᱦᱚᱲ ᱡᱤᱣᱤᱫ ᱜᱮ ᱵᱟᱹᱱᱩᱜ ᱠᱚ ᱞᱮᱠᱟᱧ ᱵᱩᱡᱷᱟᱹᱣᱮᱫᱼᱟ ᱢᱟᱱᱮ ᱤᱧᱟᱹᱜ ᱨᱚᱲ ᱦᱩᱭᱩᱜ ᱠᱟᱱᱟ ᱥᱟᱶᱛᱟ ᱥᱚᱢᱟᱡᱽ ᱨᱮᱱᱟᱜ ᱯᱟᱨᱴᱤ ᱠᱚ ᱧᱮᱞ ᱧᱟᱢ ᱠᱟᱱᱟ ᱠᱚ ᱚᱱᱟ ᱥᱚᱝᱜᱚᱴᱷᱚᱱ ᱥᱚᱝᱥᱛᱷᱟ ᱵᱮᱵᱚᱥᱛᱷᱟ ᱠᱚ ᱪᱤᱞᱤ ᱦᱚᱸ ᱵᱟᱠᱚ ᱧᱮᱞ ᱧᱟᱢ ᱠᱟᱱᱟ ᱟᱪᱪᱷᱟ ᱟᱢ ᱦᱟᱠᱟᱢ ᱢᱮᱱᱮᱫ ᱫᱚ ᱟᱹᱰᱤ ᱱᱟᱯᱟᱭᱮᱢ ᱢᱮᱱᱮᱫᱼᱟ ᱱᱚᱠᱟᱢ ᱢᱮᱱᱮᱫ ᱫᱚ ᱟᱢ ᱢᱟ ᱟᱹᱰᱤ ᱵᱟᱹᱲᱤᱡᱮᱢ ᱢᱮᱱᱮᱫᱼᱟ ᱢᱮᱫ ᱥᱮ ᱞᱩᱛᱩᱨ ᱥᱮ ᱢᱚᱱᱮ ᱦᱚᱲ ᱠᱚ ᱢᱮᱱᱮᱫᱼᱟ ᱛᱟᱦᱚᱞᱮ ᱱᱚ ᱟᱨᱮ ᱵᱚᱠᱚᱨ ᱵᱚᱠᱚᱨ ᱟᱨ ᱵᱚᱠᱚᱨ ᱵᱚᱠᱚᱨ ᱵᱟᱜᱟᱣ ᱟᱨ ᱛᱷᱤᱨ ᱵᱟᱲᱟ ᱚᱠᱟ ᱪᱟᱞᱟᱜᱼᱟ ᱛᱤᱱᱟᱹᱜ ᱮ ᱵᱟᱰᱟᱭ ᱨᱚᱲ ᱛᱤᱱᱟᱹᱜ ᱜᱷᱟᱹᱲᱤᱡ ᱮ ᱨᱚᱲᱟ ᱤᱱᱟᱹᱜ ᱜᱷᱟᱹᱲᱤᱡ ᱨᱚᱲ ᱛᱮᱜᱮ ᱡᱟᱦᱟᱸ ᱟᱥᱟᱨ ᱯᱟᱲᱟᱜᱼᱟ ᱟᱹᱰᱤ ᱢᱩᱥᱠᱤᱞ ᱞᱮᱠᱟᱱᱟᱜ ᱯᱟᱲᱟᱜᱼᱟ ᱢᱩᱪᱟᱹᱫ ᱵᱮᱲᱟ ᱨᱮ ᱛᱤᱥ ᱢᱩᱪᱟᱹᱫᱚᱜᱼᱟ ᱪᱮᱫ ᱢᱩᱪᱟᱹᱫᱚᱜᱼᱟ ᱢᱩᱪᱟᱹᱫ ᱵᱮᱲᱟ ᱨᱮ ᱡᱟᱦᱟᱸ ᱛᱤᱥ ᱥᱟᱱᱛᱟᱲ ᱠᱚ ᱟᱵᱚ ᱥᱚᱢᱟᱡᱽ ᱨᱮᱱ ᱦᱚᱲ ᱟᱵᱚ ᱦᱤᱡᱩᱜ ᱠᱟᱱ ᱯᱤᱲᱦᱤ ᱠᱚ ᱵᱟᱰᱟᱭ ᱧᱟᱢᱟ ᱠᱚ ᱵᱩᱡᱷᱟᱹᱣ ᱧᱟᱢᱟ ᱠᱚ ᱴᱷᱤᱠᱟᱹ ᱧᱟᱢᱟ ᱠᱚ ᱡᱮ ᱨᱟᱢᱚ ᱪᱚᱱᱫᱨᱚ ᱢᱤᱫᱴᱤᱡ ᱵᱮᱥ ᱠᱟᱛᱷᱟᱭ ᱢᱮᱱᱮᱫ ᱛᱟᱦᱮᱸᱱ ᱟᱵᱚ ᱥᱚᱢᱟᱡᱽ ᱵᱟᱨᱮ ᱛᱮ ᱟᱵᱚ ᱡᱟᱹᱛᱤ ᱫᱷᱚᱨᱚᱢ ᱵᱟᱨᱮ ᱛᱮ ᱚᱱᱟ ᱠᱟᱛᱷᱟ ᱟᱵᱚ ᱡᱟᱹᱛᱤ ᱫᱷᱚᱨᱚᱢ ᱥᱚᱢᱟᱡᱽ ᱨᱤᱱ ᱦᱚᱲ ᱱᱟᱥᱮ ᱦᱚᱸ ᱵᱟᱠᱚ ᱦᱟᱛᱟᱣ ᱦᱟᱫᱟᱜᱼᱟ ᱵᱟᱠᱚ ᱞᱩᱛᱩᱨ ᱟᱫᱟ ᱩᱱᱤ ᱡᱮ ᱦᱚᱯᱚᱱ ᱠᱚ ᱜᱚᱲᱚᱢ ᱜᱤᱫᱽᱨᱟᱹ ᱠᱚ ᱛᱚᱯᱟ ᱦᱚᱸ ᱛᱚᱯᱟ ᱠᱚ ᱫᱟᱞᱟ ᱟᱹᱰᱤ ᱡᱳᱨ ᱠᱚ ᱨᱟᱹᱜᱤᱭᱟ ᱵᱚᱱᱟ ᱤᱧ ᱱᱟᱦᱟᱜ ᱵᱟᱠᱚ ᱨᱟᱹᱜᱤᱭᱟᱹᱧᱟ ᱡᱟᱦᱟᱸ ᱟᱵᱚ ᱥᱚᱢᱟᱡᱽ ᱨᱮ ᱪᱟᱪᱞᱟᱣ ᱠᱚ ᱢᱮᱱᱟᱜ ᱵᱚᱱᱟ ᱥᱚᱢᱟᱡᱽ ᱞᱟᱹᱣᱲᱤᱭᱟᱹ ᱥᱚᱢᱟᱡᱽ ᱥᱩᱥᱟᱹᱨᱤᱭᱟᱹ ᱱᱩᱠᱩ ᱜᱮ ᱱᱟᱦᱟᱜ ᱟᱵᱚ ᱢᱟ ᱡᱟᱦᱟᱸ ᱥᱮᱫ ᱠᱚ ᱛᱤᱭᱳᱜ ᱵᱚᱱᱟ ᱚᱱᱛᱮ ᱵᱚ ᱪᱟᱞᱟᱜᱼᱟ ᱮᱱᱠᱷᱟᱱ ᱫᱚᱥ ᱢᱟ ᱦᱟᱸᱜ ᱟᱵᱚᱣᱟᱜ ᱜᱮ ᱦᱩᱭᱩᱜᱼᱟ ᱟᱫᱚ